ᱡᱚᱦᱟᱨ ᱤᱧ ᱫᱩᱞᱟᱨᱟᱢ ᱟᱨ ᱛᱮᱦᱮᱧᱟᱜ ᱵᱷᱤᱰᱤᱭᱳ ᱨᱮ ᱟᱯᱮ ᱠᱚᱧ ᱥᱟᱹᱜᱩᱱ ᱫᱟᱨᱟᱢᱮᱫ ᱯᱮᱭᱟ ᱛᱚᱵᱮ ᱦᱚᱞᱟ ᱢᱟᱦᱫᱮᱨ ᱠᱷᱚᱱᱤᱧ ᱞᱟᱹᱭᱮᱫᱼᱟ ᱵᱚᱦᱤ ᱡᱟᱦᱟᱸ ᱦᱟᱛᱟᱣ ᱟᱠᱟᱱᱟ ᱚᱱᱟ ᱨᱮᱭᱟᱜ ᱯᱤ ᱰᱤ ᱮᱯᱷ ᱟᱯᱮ ᱱᱚᱣᱟ ᱰᱮᱥᱠᱨᱤᱯᱥᱚᱱ ᱨᱮᱭᱟᱜ ᱞᱤᱝᱠ ᱨᱮᱯᱮ ᱧᱟᱢᱟ ᱴᱮᱞᱤᱜᱨᱟᱢ ᱞᱤᱝᱠ ᱛᱚ ᱚᱱᱟ ᱴᱮᱞᱤᱜᱨᱟᱢ ᱞᱤᱝᱠ ᱨᱮ ᱡᱚᱭᱮᱱ ᱠᱟᱛᱮ ᱟᱵᱚ ᱛᱟᱵᱚᱱ ᱚᱱᱟ ᱵᱚᱦᱤ ᱟᱯᱮ ᱰᱟᱣᱩᱱᱞᱳᱰ ᱯᱮ ᱛᱚ ᱚᱱᱟ ᱵᱚᱦᱤ ᱫᱚ ᱟᱯᱮᱭᱟᱜ ᱯᱚᱭᱥᱟ ᱛᱮᱜᱮ ᱦᱟᱛᱟᱣ ᱟᱠᱟᱱᱟ ᱛᱚᱵᱮ ᱚᱱᱟ ᱫᱚ ᱵᱚᱦᱤ ᱫᱚ ᱟᱯᱮᱭᱟᱜ ᱠᱟᱱ ᱜᱮᱭᱟ ᱤᱧ ᱴᱷᱮᱱ ᱵᱚᱦᱤ ᱫᱚ ᱢᱮᱱᱟᱜᱼᱟ ᱠᱤᱱᱛᱩ ᱟᱯᱮ ᱯᱤ ᱰᱤ ᱮᱯᱷ ᱤᱧ ᱮᱵᱷᱮᱞᱮᱵᱚᱞ ᱟᱯᱮ ᱠᱟᱱᱟ ᱛᱚᱵᱮ ᱛᱮᱦᱮᱧ ᱱᱚᱣᱟ ᱵᱷᱤᱰᱤᱭᱳ ᱨᱮ ᱤᱧᱤᱧ ᱞᱟᱹᱭ ᱥᱟᱰᱮ ᱟᱯᱮ ᱠᱟᱱᱟ ᱱᱚᱣᱟ ᱜᱮ ᱛᱤᱧ ᱛᱮᱦᱮᱧ ᱤᱧᱟᱹᱜ ᱢᱩᱪᱟᱹᱫ ᱵᱷᱤᱰᱤᱭᱳ ᱡᱟᱦᱟᱸ ᱠᱤ ᱚᱞ ᱪᱤᱠᱤ ᱞᱟᱹᱭ ᱟᱯᱮ ᱠᱟᱱ ᱛᱟᱦᱮᱸᱫ ᱚᱱᱟ ᱫᱚ ᱟᱨ ᱵᱟᱝ ᱜᱤᱧ ᱞᱟᱹᱭᱟ ᱱᱟᱦᱟᱜ ᱚᱞ ᱪᱤᱠᱤ ᱫᱚ ᱟᱨ ᱵᱟᱹᱧ ᱞᱟᱹᱭ ᱟᱯᱮ ᱜᱮᱭᱟ ᱛᱮᱦᱮᱧ ᱜᱮ ᱱᱚᱣᱟ ᱢᱩᱪᱟᱹᱫ ᱵᱷᱤᱰᱤᱭᱳ ᱛᱮᱦᱮᱧ ᱜᱮ ᱡᱟᱦᱟᱸ ᱠᱩᱠᱞᱤ ᱠᱚ ᱛᱟᱦᱮᱸ ᱞᱮᱱᱟ ᱚᱱᱟ ᱛᱤᱱᱟᱹᱜ ᱜᱟᱱ ᱚᱱᱟ ᱜᱮ ᱱᱟᱦᱟᱜ ᱤᱧ ᱞᱟᱹᱭᱟ ᱛᱚᱵᱮ ᱡᱩᱫᱤ ᱟᱯᱮ ᱵᱟᱰᱟᱭ ᱥᱟᱱᱟᱭᱮᱫ ᱯᱮᱭᱟ ᱪᱮᱫ ᱪᱤᱠᱟᱹ ᱟᱨ ᱵᱟᱹᱧ ᱵᱮᱱᱟᱣᱟ ᱚᱞ ᱪᱤᱠᱤ ᱪᱮᱛᱟᱱ ᱨᱮ ᱵᱷᱤᱰᱤᱭᱳ ᱵᱟᱝᱢᱟ ᱚᱞ ᱪᱤᱠᱤ ᱟᱨ ᱪᱮᱫ ᱪᱮᱠᱟ ᱵᱟᱹᱧ ᱞᱟᱹᱭ ᱜᱮᱭᱟ ᱱᱟᱦᱟᱜ ᱤᱧ ᱫᱚ ᱚᱞ ᱪᱤᱠᱤᱧ ᱫᱩᱞᱟᱹᱲ ᱜᱮᱭᱟ ᱢᱚᱛᱞᱚᱵ ᱫᱚ ᱚᱞ ᱪᱤᱠᱤ ᱫᱚᱧ ᱫᱩᱞᱟᱹᱲ ᱜᱮᱭᱟ ᱮᱱᱠᱷᱟᱱ ᱚᱞ ᱪᱤᱠᱤ ᱪᱮᱛᱟᱱ ᱨᱮ ᱱᱤᱛᱚᱜ ᱵᱷᱤᱰᱤᱭᱳ ᱵᱟᱹᱧ ᱵᱮᱱᱟᱣ ᱜᱮᱭᱟ ᱤᱧ ᱴᱷᱮᱱ ᱟᱹᱰᱤ ᱜᱟᱱ ᱯᱷᱳᱱ ᱠᱚᱞ ᱦᱤᱡᱩᱜ ᱠᱟᱱᱟ ᱛᱚ ᱚᱱᱟ ᱟᱯᱮ ᱡᱩᱫᱤ ᱵᱟᱰᱟᱭ ᱥᱟᱱᱟᱭᱮᱫ ᱯᱮᱭᱟ ᱚᱱᱟ ᱟᱯᱮ ᱯᱮ ᱚᱞᱟ ᱪᱮᱫ ᱪᱤᱠᱟ ᱛᱚ ᱟᱨ ᱚᱞ ᱪᱤᱠᱤ ᱛᱮᱜᱮ ᱯᱮ ᱚᱞᱟ ᱟᱯᱮ ᱫᱮᱵᱽᱱᱟᱜᱽᱨᱤ ᱠᱤ ᱨᱳᱢᱟᱱ ᱛᱮᱫᱚ ᱵᱟᱯᱮ ᱚᱞᱟ ᱟᱨ ᱚᱞ ᱪᱤᱠᱤ ᱛᱮᱜᱮ ᱯᱮ ᱚᱞᱟ ᱟᱨ ᱚᱱᱟ ᱞᱟᱦᱟ ᱨᱮ ᱢᱤᱫᱴᱮᱡ ᱟᱯᱮᱧ ᱞᱟᱹᱭ ᱟᱯᱮ ᱠᱟᱱᱟ ᱟᱨ ᱛᱮᱦᱮᱧ ᱠᱷᱚᱱ ᱛᱟᱵᱚᱱ ᱟᱯᱮ ᱦᱳᱣᱟᱴᱥᱮᱯ ᱯᱷᱮᱥᱵᱩᱠ ᱡᱟᱦᱟᱱᱟᱜ ᱨᱮᱜᱮ ᱟᱯᱮ ᱚᱞ ᱪᱤᱠᱤ ᱛᱮᱜᱮ ᱛᱟᱵᱚᱱ ᱯᱮ ᱚᱞᱟ ᱟᱨ ᱤᱭᱩᱴᱩᱵᱽ ᱡᱟᱦᱟᱸᱭ ᱛᱟᱵᱚᱱ ᱢᱮᱱᱟᱜ ᱯᱮᱭᱟ ᱤᱭᱩᱴᱩᱵᱟᱨ ᱠᱚ ᱛᱚ ᱩᱱᱠᱩ ᱤᱧ ᱟᱯᱮᱧ ᱨᱤᱠᱩᱭᱮᱥᱴ ᱯᱮᱭᱟ ᱛᱟᱵᱚᱱ ᱟᱯᱮ ᱤᱭᱩᱴᱩᱵᱽ ᱨᱮᱦᱚᱸ ᱠᱤᱪᱷᱤ ᱴᱟᱝ ᱫᱚ ᱚᱞ ᱪᱤᱠᱤ ᱛᱮ ᱚᱞ ᱧᱚᱜᱽ ᱯᱮ ᱠᱤᱪᱷᱤ ᱴᱟᱝ ᱚᱞ ᱪᱤᱠᱤ ᱛᱮ ᱚᱞ ᱧᱚᱜᱽ ᱯᱮᱜᱮ ᱟᱨ ᱵᱟᱝᱠᱷᱟᱱ ᱫᱚ ᱵᱟᱭ ᱜᱟᱱᱚᱜ ᱠᱟᱱ ᱜᱮᱭᱟ ᱛᱚᱵᱮ ᱛᱮᱦᱮᱧ ᱢᱟ ᱚᱱᱠᱟ ᱠᱟᱛᱷᱟ ᱞᱟᱹᱭᱟᱫ ᱯᱮᱭᱟ ᱴᱮᱞᱤᱜᱨᱟᱢ ᱨᱮ ᱡᱚᱭᱮᱱ ᱯᱮ ᱟᱨ ᱡᱚᱛᱚ ᱨᱮᱭᱟᱜ ᱯᱤ ᱰᱤ ᱮᱯᱷ ᱚᱸᱰᱮ ᱯᱮ ᱧᱟᱢ ᱫᱟᱲᱮᱭᱟᱜ ᱛᱮ ᱵᱚᱦᱤ ᱛᱟᱵᱚᱱ ᱰᱟᱣᱩᱱᱞᱳᱰ ᱯᱮ ᱛᱚᱵᱮ ᱱᱚᱣᱟ ᱵᱷᱤᱰᱤᱭᱳ ᱮᱛᱚᱦᱚᱵ ᱢᱟᱲᱟᱝ ᱨᱮ ᱢᱤᱫᱴᱮᱡ ᱵᱷᱤᱰᱤᱭᱳ ᱧᱮᱞ ᱞᱮᱯᱮ ᱚᱱᱟ ᱯᱚᱨᱮ ᱱᱟᱦᱟᱜ ᱤᱧ ᱟᱨᱦᱚᱸᱧ ᱞᱟᱹᱭ ᱟᱯᱮ ᱠᱟᱱᱟ ᱮᱴᱟᱜ ᱡᱤᱱᱤᱥ, ᱥᱟᱱᱛᱟᱞᱤ ᱨᱮ ᱢᱤᱫ ᱵᱟᱨ ᱱᱚᱝᱠᱟᱱ ᱟᱲᱟᱝ ᱢᱮᱱᱟᱜᱼᱟ ᱚᱠᱟ ᱫᱚ ᱚᱞ ᱪᱤᱠᱤ ᱛᱮ ᱫᱚ ᱟᱹᱰᱤ ᱯᱩᱥᱴᱟᱹᱣ ᱫᱚ ᱵᱟᱝ ᱚᱞᱚᱜᱼᱟ᱾ ᱡᱮᱞᱮᱠᱟᱢ ᱢᱮᱱ ᱠᱮᱭᱟ ᱚᱲᱟᱜ ᱟᱨ ᱚᱲᱟᱜᱽ᱾ ᱟᱸᱡᱚᱢ ᱫᱚ ᱛᱷᱚᱲᱟ ᱢᱤᱫ ᱧᱚᱜ ᱜᱮ ᱟᱸᱡᱚᱢᱚᱜᱼᱟ, ᱢᱮᱱᱠᱷᱟᱱ ᱡᱩᱫᱟᱹ ᱡᱩᱫᱟᱹ ᱜᱮᱭᱟ ᱚᱲᱟᱜ ᱟᱨ ᱚᱲᱟᱜᱽ᱾ ᱟᱨ ᱚᱱᱟ ᱪᱷᱟᱰᱟ ᱠᱟᱛᱮ ᱟᱨᱦᱚᱸ ᱟᱭᱢᱟ ᱱᱚᱝᱠᱟᱱ ᱟᱲᱟᱝ ᱢᱮᱱᱟᱜᱼᱟ, ᱥᱚᱵᱽᱫᱚ ᱢᱮᱱᱟᱜᱼᱟ, ᱚᱠᱟ ᱫᱚ ᱢᱤᱫ ᱜᱮ ᱟᱸᱡᱚᱢᱚᱜ ᱨᱮᱦᱚᱸ ᱡᱩᱫᱟᱹ ᱡᱩᱫᱟᱹ ᱜᱮᱭᱟ᱾ ᱡᱮᱞᱮᱠᱟᱢ ᱢᱮᱱ ᱠᱮᱭᱟ ᱡᱚᱜ ᱟᱨ ᱡᱚᱜᱽ᱾ ᱡᱚᱜ ᱠᱤᱫᱟᱹᱧ ᱡᱚᱜᱽ ᱢᱮ᱾ ᱵᱟᱯᱟᱜ ᱟᱨ ᱵᱟᱯᱟᱜᱽ ᱚᱠᱟ ᱫᱚ ᱦᱤᱱᱫᱤ ᱛᱮᱫᱚ ᱛᱟᱞᱟᱠ ᱵᱚᱱ ᱢᱮᱱ ᱚᱱᱟ ᱨᱮ ᱵᱚᱱ ᱢᱮᱱ ᱫᱟᱲᱮ ᱠᱤᱱᱟ ᱵᱟᱯᱟᱜ ᱮᱱᱟ ᱠᱤᱱ ᱟᱨ ᱱᱚᱣᱟ ᱦᱚᱸ ᱵᱚᱱ ᱢᱮᱱ ᱫᱟᱲᱮ ᱠᱤᱱᱟ ᱵᱟᱯᱟᱜᱽ ᱞᱟᱹᱜᱤᱫ ᱠᱤᱱ᱾ ᱟᱫᱚ ᱱᱚᱣᱟ ᱢᱤᱫ ᱧᱚᱜ ᱜᱮ ᱟᱸᱡᱚᱢᱚᱜ ᱠᱟᱱ ᱨᱮᱦᱚᱸ ᱱᱚᱣᱟ ᱫᱚ ᱡᱩᱫᱟᱹ ᱡᱩᱫᱟᱹ ᱜᱮᱭᱟ᱾ ᱟᱫᱚ ᱠᱟᱛᱷᱟᱭ ᱱᱚᱣᱟ ᱥᱚᱵᱽᱫᱚ ᱵᱟᱱᱟᱨ ᱥᱚᱵᱽᱫᱚ ᱜᱮ ᱚᱞᱪᱤᱠᱤ ᱨᱮᱫᱚ ᱢᱤᱫ ᱜᱮ ᱚᱞᱚᱜ ᱠᱟᱱᱟ᱾ ᱛᱚᱵᱮ ᱱᱚᱣᱟ ᱵᱷᱤᱰᱤᱭᱳ ᱨᱮ ᱡᱟᱦᱟᱸᱭ ᱯᱮ ᱧᱮᱞ ᱠᱮᱫᱼᱟ ᱱᱩᱠᱤᱱ ᱜᱚᱢᱠᱮ ᱛᱤᱠᱤᱱ ᱠᱤᱱ ᱞᱟᱹᱭ ᱠᱮᱫᱼᱟ ᱚᱲᱟᱜ ᱚᱲᱟᱜᱽ ᱛᱚ ᱱᱚᱣᱟ ᱠᱚ ᱪᱮᱫ ᱞᱮᱠᱟᱛᱮ ᱦᱩᱭᱩᱜ ᱠᱟᱱᱟ ᱛᱚ ᱟᱡ ᱮ ᱢᱮᱱᱮᱫᱼᱟ ᱤᱱᱟᱹ ᱜᱮᱵᱚ ᱚᱞᱮᱫᱼᱟ ᱚᱲᱟᱜ ᱡᱟᱦᱟᱸ ᱞᱮᱠᱟ ᱦᱩᱭᱩᱜ ᱠᱟᱛᱷᱟ ᱚᱱᱟ ᱜᱮ ᱚᱲᱟᱜᱽ ᱦᱚᱸ ᱵᱚ ᱢᱮᱱᱮᱫᱼᱟ ᱤᱱᱟᱹ ᱜᱮ ᱚᱲᱟᱜ ᱦᱚᱸ ᱵᱚ ᱢᱮᱱᱮᱫᱼᱟ ᱟᱡᱟᱜ ᱢᱮᱱᱛᱮ ᱛᱚ ᱟᱵᱚ ᱱᱚᱣᱟ ᱟᱵᱚ ᱵᱚ ᱴᱷᱤᱠᱟᱹᱭᱟ ᱛᱮᱦᱮᱧ ᱪᱮᱫ ᱞᱮᱠᱟᱛᱮ ᱚᱲᱟᱜ ᱟᱨ ᱚᱲᱟ ᱜᱮᱵᱚ ᱚᱞ ᱫᱟᱲᱮᱭᱟᱜᱼᱟ ᱛᱚᱵᱮ ᱱᱚᱣᱟ ᱵᱟᱰᱟᱭ ᱢᱟᱲᱟᱝ ᱨᱮ ᱠᱟᱹᱴᱤᱡ ᱱᱚᱰᱮ ᱨᱟᱦᱟ ᱦᱟᱹᱴᱤᱧ ᱤᱧ ᱞᱟᱹᱭ ᱧᱚᱜ ᱟᱵᱚᱱ ᱠᱟᱱᱟ ᱛᱚ ᱱᱩᱠᱩ ᱪᱤᱠᱤ ᱟᱵᱚ ᱪᱤᱠᱤ ᱦᱟᱹᱴᱤᱧ ᱢᱮᱱᱟᱜᱼᱟ ᱱᱩᱠᱩ ᱫᱚᱠᱚ ᱦᱩᱭᱩᱜ ᱠᱟᱱᱟ ᱨᱟᱦᱟ ᱟᱲᱟᱝ ᱱᱩᱠᱩ ᱡᱟᱦᱟᱸ ᱱᱚᱣᱟ ᱨᱮ ᱢᱮᱱᱟᱜ ᱠᱚᱣᱟ ᱱᱩᱠᱩ ᱫᱚᱠᱚ ᱦᱩᱭᱩᱜ ᱠᱟᱱᱟ ᱨᱟᱦᱟ ᱟᱲᱟᱝ ᱟᱨ ᱱᱩᱠᱩ ᱫᱚᱠᱚ ᱦᱩᱭᱩᱜ ᱠᱟᱱᱟ ᱠᱮᱪᱮᱫ ᱟᱲᱟᱝ ᱛᱚ ᱠᱮᱪᱮᱫ ᱟᱲᱟᱝ ᱟᱨᱦᱚᱸ ᱜᱮ ᱱᱚᱣᱟ ᱛᱷᱟᱹᱨ ᱨᱮᱱ ᱟᱨ ᱱᱚᱣᱟ ᱛᱷᱟᱹᱨ ᱨᱮᱱ ᱟᱨ ᱱᱚᱣᱟ ᱛᱷᱟᱹᱨ ᱨᱮᱱ ᱟᱨ ᱱᱚᱣᱟ ᱛᱷᱟᱹᱨ ᱨᱮᱱ ᱛᱚ ᱱᱩᱠᱩ ᱵᱷᱮᱜᱟᱨ ᱵᱷᱮᱜᱟᱨ ᱜᱮ ᱧᱩᱛᱩᱢ ᱟᱠᱚᱣᱟ ᱛᱚ ᱱᱩᱠᱩ ᱮᱛᱚᱦᱚᱵ ᱨᱮᱱ ᱡᱟᱦᱟᱸ ᱢᱮᱱᱟᱜ ᱠᱚᱣᱟ ᱱᱩᱠᱩ ᱫᱚ ᱨᱟᱦᱟ ᱟᱲᱟᱝ ᱠᱟᱱᱟ ᱠᱚ ᱟᱨ ᱱᱚᱣᱟ ᱥᱮᱠᱮᱱᱰ ᱛᱷᱟᱹᱨ ᱨᱮᱱ ᱡᱟᱦᱟᱸ ᱢᱮᱱᱟᱜ ᱠᱚᱣᱟ ᱱᱩᱠᱩ ᱱᱩᱠᱩ ᱫᱚᱠᱚ ᱦᱩᱭᱩᱜ ᱠᱟᱱᱟ ᱱᱩᱠᱩ ᱠᱮᱪᱮᱫ ᱟᱲᱟᱝ ᱫᱚᱠᱚ ᱢᱮᱛᱟ ᱠᱚᱣᱟ ᱯᱟᱨᱦᱟᱲ ᱠᱮᱪᱮᱫ ᱟᱲᱟᱝ ᱯᱟᱨᱦᱟᱲ ᱯᱟᱨᱦᱟᱲ ᱠᱮᱪᱮᱫ ᱟᱲᱟᱝ ᱟᱨ ᱱᱩᱠᱩ ᱫᱚᱠᱚ ᱢᱮᱛᱟ ᱠᱚᱣᱟ ᱛᱟᱹᱯᱩᱜ ᱠᱮᱪᱮᱫ ᱟᱲᱟᱝ ᱱᱩᱠᱩ ᱫᱚᱠᱚ ᱢᱮᱛᱟ ᱠᱚᱣᱟ ᱛᱟᱹᱯᱩᱜ ᱠᱮᱪᱮᱫ ᱟᱲᱟᱝ ᱟᱨ ᱱᱩᱠᱩ ᱫᱚᱠᱚ ᱢᱮᱛᱟ ᱠᱚᱣᱟ ᱨᱟᱲᱟᱝ ᱠᱮᱪᱮᱫ ᱟᱲᱟᱝ ᱨᱟᱲᱟᱝ ᱟᱨ ᱱᱩᱠᱩ ᱫᱚᱠᱚ ᱢᱮᱛᱟ ᱠᱚᱣᱟ ᱱᱚᱰᱮᱱ ᱠᱚᱫᱚ ᱡᱮᱛᱞᱮᱴ ᱠᱮᱪᱮᱫ ᱟᱲᱟᱝ ᱛᱚ ᱱᱚᱰᱮ ᱤᱧ ᱦᱟᱸᱜ ᱤᱧ ᱫᱮᱠᱷᱟᱣ ᱟᱯᱮᱭᱟ ᱚᱠᱚᱭ ᱚᱠᱚᱭ ᱪᱤᱞᱤ ᱠᱚ ᱢᱮᱛᱟ ᱠᱚᱣᱟ ᱛᱚᱵᱮ ᱡᱟᱦᱟᱸ ᱟᱵᱚ ᱱᱩᱜ ᱱᱩᱠᱩ ᱛᱟᱹᱯᱩᱜ ᱠᱮᱪᱮᱫ ᱟᱲᱟᱝ ᱨᱮ ᱢᱮᱱᱟᱜ ᱠᱚᱣᱟ ᱱᱩᱠᱩ ᱯᱩᱱᱭᱟᱹ ᱚᱜ ᱟᱡ ᱩᱫ ᱟᱨ ᱱᱩᱠᱩ ᱩᱵ ᱛᱚ ᱱᱩᱠᱩ ᱴᱷᱮᱱ ᱟᱵᱚ ᱱᱚᱜᱼᱚᱭ ᱱᱚᱣᱟ ᱡᱟᱦᱟᱸ ᱯᱮ ᱧᱮᱞᱮᱫᱼᱟ ᱚᱦᱚᱫ ᱱᱚᱣᱟ ᱞᱟᱜᱟᱜᱼᱟ ᱛᱚ ᱱᱚᱣᱟ ᱚᱦᱚᱫ ᱫᱚ ᱚᱱᱞᱤ ᱱᱩᱠᱩ ᱯᱩᱱᱭᱟᱹ ᱛᱟᱹᱯᱩᱜ ᱠᱮᱪᱮᱫ ᱟᱲᱟᱝ ᱨᱮᱜᱮ ᱞᱟᱜᱟᱜᱼᱟ ᱛᱚ ᱛᱤᱱ ᱡᱚᱦᱚᱜ ᱞᱟᱜᱟᱜᱼᱟ ᱚᱱᱟ ᱠᱟᱹᱴᱤᱡ ᱵᱚᱱ ᱧᱮᱞ ᱧᱚᱜᱟ ᱛᱚᱵᱮ ᱟᱯᱮ ᱯᱮ ᱵᱟᱲᱟᱭ ᱠᱮᱫᱼᱟ ᱚᱲᱟᱜ ᱪᱮᱫ ᱞᱮᱠᱟ ᱵᱚ ᱚᱞᱟ ᱚᱲᱟᱜ ᱛᱚ ᱚᱲᱟᱜ ᱵᱚ ᱚᱞ ᱠᱷᱟᱱ ᱱᱚᱣᱟ ᱫᱚ ᱦᱩᱭᱩᱜ ᱠᱟᱱᱟ ᱚᱲᱟᱜ ᱱᱚᱣᱟ ᱫᱚ ᱪᱮᱫ ᱵᱚ ᱞᱟᱹᱭ ᱠᱮᱫᱼᱟ ᱱᱚᱣᱟ ᱫᱚ ᱚᱲᱟᱜ ᱟᱨ ᱡᱩᱫᱤ ᱚᱲᱟᱜᱽ ᱵᱚ ᱚᱞᱟ ᱚᱲᱟᱜᱽ ᱮᱱᱠᱷᱟᱱ ᱚᱲᱟᱜᱽ ᱵᱚ ᱚᱞ ᱠᱷᱟᱱ ᱦᱩᱭᱩᱜᱼᱟ ᱱᱩᱭ ᱚᱦᱚᱫ ᱱᱚᱰᱮ ᱵᱚ ᱞᱟᱜᱟᱣᱮᱭᱟ ᱱᱚᱜᱼᱚ ᱱᱚᱣᱟ ᱫᱚ ᱦᱩᱭᱩᱜ ᱠᱟᱱᱟ ᱚᱲᱟᱜᱽ ᱟᱨ ᱱᱚᱜᱼᱚ ᱱᱚᱣᱟ ᱦᱩᱭᱩᱜ ᱠᱟᱱᱟ ᱚᱲᱟᱜ ᱡᱮᱦᱮᱛᱩ ᱱᱩᱭ ᱚᱜ ᱠᱟᱱᱟᱭ ᱚᱜ ᱚᱜ ᱚᱱᱠᱟ ᱟᱸᱡᱚᱢᱚᱜ ᱠᱟᱱᱟ ᱚᱜ ᱮᱱᱠᱷᱟᱱ ᱚᱲᱟᱜ ᱚᱲᱟᱜ ᱟᱨ ᱱᱩᱭ ᱫᱚ ᱚᱦᱚᱫ ᱮ ᱞᱟᱜᱟᱣ ᱠᱷᱟᱱ ᱱᱚᱰᱮ ᱦᱩᱭᱩᱜᱼᱟ ᱚᱲᱟᱜ ᱛᱚ ᱱᱚᱣᱟ ᱨᱮᱭᱟᱜ ᱠᱤᱪᱷᱩ ᱴᱟᱝ ᱟᱵᱚ ᱤᱭᱩᱡᱽ ᱠᱚᱵᱚᱱ ᱧᱮᱞ ᱵᱟᱲᱟ ᱧᱚᱜᱟ ᱛᱚ ᱟᱯᱮ ᱚᱞ ᱪᱮ ᱢᱮ ᱰᱮᱥᱠᱨᱤᱯᱥᱚᱱ ᱨᱮ ᱟᱯᱮ ᱴᱮᱞᱤᱜᱨᱟᱢ ᱨᱮᱭᱟᱜ ᱞᱤᱝᱠ ᱯᱮ ᱧᱟᱢᱟ ᱚᱱᱟ ᱠᱷᱚᱱ ᱚᱞ ᱪᱮᱢᱮᱫ ᱛᱟᱵᱚᱱ ᱰᱟᱣᱩᱱᱞᱳᱰ ᱯᱮ ᱛᱚ ᱱᱚᱰᱮ ᱧᱮᱞ ᱯᱮ ᱚᱞ ᱟᱠᱟᱱᱟ ᱱᱚᱰᱮ

ᱮᱠᱷᱟᱱ ᱱᱚᱣᱟ ᱯᱮ ᱵᱟᱰᱟᱭ ᱠᱮᱜᱼᱟ ᱚᱜ ᱨᱮᱭᱟᱜ ᱞᱟᱜᱟᱛ ᱫᱚ ᱧᱮᱞ ᱯᱮ ᱚᱜ ᱟᱡ ᱩᱫ ᱟᱨ ᱚᱵ ᱨᱮ ᱛᱚ ᱱᱩᱠᱩ ᱯᱩᱱᱭᱟᱹ ᱨᱮᱜᱮ ᱞᱟᱜᱟᱛᱚᱜᱼᱟ ᱛᱚ ᱱᱚᱣᱟ ᱨᱮᱭᱟᱜ ᱞᱟᱜᱟᱛ ᱯᱮ ᱵᱟᱰᱟᱭ ᱠᱮᱜᱼᱟ ᱛᱚᱵᱮ ᱯᱮ ᱚᱞ ᱫᱟᱲᱮᱭᱟᱜᱼᱟ ᱪᱮᱫ ᱞᱮᱠᱟ ᱦᱩᱭᱩᱜ ᱠᱟᱱᱟ ᱟᱯᱮ ᱱᱚᱰᱮ ᱠᱷᱚᱱ ᱵᱟᱰᱟᱭ ᱯᱮ ᱛᱟᱵᱚᱱ ᱛᱚ ᱱᱚᱣᱟ ᱚᱦᱚᱫ ᱡᱩᱫᱤ ᱵᱚ ᱢᱮᱱ ᱠᱮᱫ ᱠᱷᱟᱱ ᱟᱵᱚ ᱫᱮᱵᱽᱱᱟᱜᱽᱨᱤ ᱟᱨ ᱳᱰᱤᱭᱟ ᱡᱟᱦᱟᱸ ᱵᱚ ᱵᱟᱰᱟᱭᱟ ᱛᱟᱦᱚᱞᱮ ᱱᱚᱣᱟ ᱫᱚ ᱦᱚᱱᱚᱛ ᱞᱮᱠᱟ ᱵᱚᱱ ᱞᱟᱜᱟᱛᱮᱜᱼᱟ ᱟᱵᱚ ᱡᱩᱫᱤ ᱵᱚ ᱢᱮᱱᱮᱜᱼᱟ ᱚᱲᱟᱜ ᱚᱲᱟᱜ ᱱᱚᱣᱟ ᱫᱚ ᱦᱩᱭᱩᱜ ᱠᱟᱱᱟ ᱚᱲᱟᱜ ᱟᱨ ᱡᱩᱫᱤ ᱱᱚᱰᱮ ᱵᱚᱱ ᱚᱦᱚᱫ ᱵᱚᱱ ᱞᱟᱜᱟᱣᱟ ᱮᱱᱠᱷᱟᱱ ᱫᱚ ᱱᱚᱣᱟ ᱫᱚ ᱦᱩᱭᱩᱜᱼᱟ ᱚᱲᱟᱜᱽ ᱪᱮᱫ ᱦᱩᱭᱩᱜᱼᱟ ᱚᱲᱟᱜᱽ ᱮᱱᱠᱷᱟᱱ ᱟᱯᱮ ᱱᱚᱣᱟ ᱨᱮᱭᱟᱜ ᱞᱟᱜᱟᱛ ᱯᱮ ᱵᱟᱰᱟᱭ ᱠᱮᱫᱼᱟ ᱚᱦᱚᱫ ᱨᱮᱭᱟᱜ ᱛᱚᱵᱮ ᱟᱨ ᱟᱨ ᱢᱤᱫᱴᱤᱡ ᱵᱷᱤᱰᱤᱭᱳ ᱧᱮᱞ ᱯᱮ ᱤᱱᱟᱹ ᱯᱚᱨᱮ ᱱᱟᱦᱟᱜ ᱟᱨᱦᱚᱸ ᱵᱚ ᱠᱟᱛᱷᱟᱜᱼᱟ ᱛᱚᱵᱮ ᱡᱩᱫᱤ ᱨᱳᱢᱟᱱ ᱞᱤᱯᱤ ᱵᱟᱵᱚᱫ ᱵᱚᱱ ᱜᱟᱞᱢᱟᱨᱟᱣ ᱞᱮᱠᱷᱟᱱ ᱨᱳᱢᱟᱱ ᱞᱤᱯᱤ ᱵᱟᱵᱚᱫ ᱨᱮ ᱠᱚᱭᱮᱠᱴᱤ ᱯᱷᱟᱭᱫᱟᱧ ᱧᱮᱞ ᱧᱟᱢ ᱮᱫᱟ ᱡᱚᱛᱚ ᱠᱷᱚᱱ ᱯᱟᱹᱦᱤᱞ ᱫᱟᱲᱮᱭᱟᱜ ᱠᱟᱱ ᱟᱵᱚ ᱨᱮᱱ ᱵᱟᱹᱲᱛᱤ ᱠᱷᱚᱱ ᱵᱟᱹᱲᱛᱤ ᱦᱚᱲ ᱟᱵᱚ ᱨᱮᱱ ᱜᱤᱫᱽᱨᱟᱹ ᱫᱚ ᱤᱝᱞᱤᱥ ᱢᱤᱰᱤᱭᱟᱢ ᱥᱠᱩᱞ ᱨᱮ ᱵᱚᱱ ᱯᱟᱲᱦᱟᱣ ᱚᱪᱚᱭᱮᱫ ᱠᱚᱣᱟ ᱟᱨ ᱱᱚᱶᱟ ᱤᱭᱟᱹ ᱛᱮ ᱩᱱᱠᱩ ᱫᱚ ᱨᱳᱢᱟᱱ ᱞᱤᱯᱤ ᱫᱚ ᱟᱹᱰᱤ ᱛᱮᱫ ᱟᱹᱰᱤ ᱟᱞᱜᱟ ᱛᱮ ᱠᱚ ᱪᱮᱫ ᱫᱟᱲᱮᱭᱟᱜ ᱠᱟᱱᱟ ᱟᱨ ᱡᱩᱫᱤ ᱟᱵᱚ ᱨᱮᱱ ᱜᱤᱫᱽᱨᱟᱹ ᱚᱱᱟ ᱨᱳᱢᱟᱱ ᱞᱤᱯᱤ ᱛᱮᱜᱮ ᱟᱵᱚᱣᱟᱜ ᱵᱷᱟᱥᱟ ᱥᱟᱱᱛᱟᱞᱤ ᱠᱚ ᱚᱞ ᱠᱷᱟᱱ ᱱᱚᱶᱟ ᱫᱚ ᱩᱱᱠᱩ ᱞᱟᱹᱜᱤᱫ ᱟᱹᱰᱤ ᱛᱮᱫ ᱟᱹᱰᱤ ᱨᱟᱹᱥᱠᱟᱹ ᱨᱮᱱᱟᱜ ᱠᱟᱛᱷᱟ ᱦᱩᱭ ᱫᱟᱲᱮᱭᱟᱜᱼᱟ ᱩᱱᱠᱩ ᱟᱨ ᱢᱤᱫᱴᱮᱱ ᱱᱟᱶᱟ ᱛᱮ ᱢᱤᱫᱴᱮᱱ ᱫᱚᱥᱟᱨ ᱞᱤᱯᱤ ᱪᱮᱫ ᱵᱟᱝ ᱦᱩᱭᱩᱜ ᱠᱟᱱ ᱛᱟᱠᱚᱣᱟ᱾ ᱛᱚᱵᱮ ᱱᱩᱠᱤᱱ ᱜᱚᱢᱠᱮ ᱛᱟᱹᱠᱤᱱ ᱡᱟᱦᱟᱸ ᱠᱤᱱ ᱞᱟᱹᱭ ᱠᱮᱜᱼᱟ ᱟᱵᱚ ᱨᱳᱢᱟᱱ ᱟᱨ ᱫᱮᱵᱽᱱᱟᱜᱽᱨᱤ ᱞᱤᱯᱤ ᱤᱫᱤ ᱠᱟᱛᱮᱫ ᱛᱚᱠᱤᱱ ᱢᱮᱱ ᱠᱮᱜᱼᱟ ᱨᱳᱢᱟᱱ ᱞᱤᱯᱤ ᱜᱮ ᱡᱚᱛᱷᱟᱛᱟ ᱟᱵᱚ ᱥᱟᱱᱛᱟᱲ ᱠᱚ ᱞᱟᱹᱜᱤᱫ ᱫᱚ ᱛᱚ ᱤᱧᱟᱹᱜ ᱢᱮᱱ ᱫᱚ ᱨᱳᱢᱟᱱ ᱞᱤᱯᱤ ᱪᱮ ᱫᱮᱵᱽᱱᱟᱜᱽᱨᱤ ᱞᱤᱯᱤ ᱫᱚ ᱥᱟᱱᱛᱟᱲ ᱠᱚ ᱞᱟᱹᱜᱤᱫ ᱵᱟᱭ ᱡᱚᱛᱷᱟᱛᱟ ᱚᱞ ᱪᱤᱠᱤ ᱜᱮ ᱡᱚᱛᱷᱟᱛᱟ ᱛᱚᱵᱮ ᱪᱮᱫ ᱪᱮᱠᱟ ᱚᱞ ᱪᱤᱠᱤ ᱡᱚᱛᱷᱟᱛᱟ ᱱᱚᱣᱟ ᱨᱮᱭᱟᱜ ᱠᱟᱨᱚᱱ ᱦᱩᱭᱩᱜ ᱠᱟᱱᱟ ᱤᱧ ᱟᱯᱮᱧ ᱞᱟᱹᱭ ᱥᱚᱫᱚᱨ ᱟᱯᱮ ᱠᱟᱱᱟ ᱨᱳᱢᱟᱱ ᱟᱨ ᱫᱮᱵᱽᱱᱟᱜᱽᱨᱤ ᱞᱤᱯᱤ᱾ ᱱᱩᱠᱤᱱ ᱫᱚ ᱤᱧᱟᱜ ᱩᱭᱦᱟᱹᱨ ᱛᱮ, ᱤᱧᱟᱜ ᱩᱭᱦᱟᱹᱨ ᱛᱮ ᱱᱩᱠᱤᱱ ᱫᱚᱠᱤᱱ ᱦᱩᱭᱩᱜ ᱠᱟᱱᱟ ᱟᱵᱚ ᱫᱷᱟᱹᱨᱛᱤ ᱨᱤᱱ ᱯᱟᱞᱮᱫ ᱢᱟᱨᱮ ᱞᱤᱯᱤ ᱠᱟᱱᱟ ᱠᱤᱱ᱾ ᱡᱚᱛᱚ ᱠᱷᱚᱱ ᱢᱟᱨᱮ ᱞᱤᱯᱤ ᱠᱟᱱᱟ ᱠᱤᱱ ᱨᱳᱢᱟᱱ ᱟᱨ ᱫᱮᱵᱽᱱᱟᱜᱽᱨᱤ ᱫᱚ᱾ ᱦᱩᱭᱛᱚ ᱨᱳᱢᱟᱱ ᱮ ᱢᱟᱨᱮᱭᱟ ᱵᱟᱝᱠᱷᱟᱱ ᱦᱩᱭᱛᱚ ᱫᱮᱵᱽᱱᱟᱜᱽᱨᱤ ᱢᱟᱨᱮᱭᱟᱭ ᱟᱹᱠᱤᱱ ᱵᱷᱤᱛᱨᱤ ᱨᱮ᱾ ᱛᱚ ᱡᱚᱫᱤ ᱤᱧᱟᱜ ᱩᱭᱦᱟᱹᱨ ᱛᱮ ᱡᱚᱫᱤ ᱨᱳᱢᱟᱱ ᱮ ᱢᱟᱨᱮᱭᱟ ᱛᱟᱦᱞᱮ ᱫᱮᱵᱽᱱᱟᱜᱽᱨᱤ ᱞᱤᱯᱤ ᱫᱚ ᱪᱮᱫ ᱪᱮᱠᱟ ᱠᱚ ᱚᱰᱚᱠ ᱠᱮᱭᱟ? ᱟᱨ ᱡᱩᱫᱤ ᱫᱮᱵᱽᱱᱟᱜᱽᱨᱤ ᱢᱟᱨᱮᱭᱟᱭ ᱛᱟᱦᱚᱞᱮ ᱨᱳᱢᱟᱱ ᱞᱤᱯᱤ ᱫᱚ ᱪᱮᱫ ᱪᱤᱠᱟᱹ ᱠᱚ ᱚᱰᱚᱠ ᱠᱮᱜᱼᱟ ᱟᱨ ᱟᱯᱮ ᱯᱮ ᱵᱟᱰᱟᱭ ᱜᱮᱭᱟ ᱟᱵᱚ ᱦᱩᱭᱩᱜ ᱠᱟᱱᱟ ᱥᱟᱱᱛᱟᱲᱤ ᱵᱷᱟᱥᱟ ᱡᱟᱦᱟᱸ ᱥᱟᱱᱛᱟᱲᱤ ᱨᱚᱲ ᱥᱟᱱᱛᱟᱲᱤ ᱞᱮᱝᱜᱩᱭᱮᱡᱽ ᱱᱚᱣᱟ ᱫᱚ ᱳᱣᱟᱨᱞᱰ ᱨᱮᱭᱟᱜ ᱢᱤᱫᱴᱤᱡ ᱠᱨᱤᱴᱤᱠᱟᱞ ᱞᱮᱝᱜᱩᱭᱮᱡᱽ ᱠᱟᱱᱟ ᱛᱚ ᱱᱚᱣᱟ ᱫᱚ ᱮᱴᱟᱜ ᱪᱤᱠᱤ ᱛᱮ ᱚᱞ ᱫᱚ ᱵᱟᱝ ᱜᱟᱱᱚᱜ ᱠᱟᱱ ᱜᱮᱭᱟ ᱡᱩᱫᱤ ᱱᱚᱣᱟ ᱥᱟᱱᱛᱟᱲᱤ ᱳᱣᱟᱨᱞᱰ ᱨᱮᱭᱟᱜ ᱢᱤᱫᱴᱤᱡ ᱠᱨᱤᱴᱤᱠᱟᱞ ᱞᱮᱝᱜᱩᱭᱮᱡᱽ ᱡᱟᱦᱟᱸ ᱠᱤ ᱨᱳᱢᱟᱱ ᱟᱨ ᱫᱮᱵᱽᱱᱟᱜᱽᱨᱤ ᱛᱮ ᱚᱞ ᱫᱟᱲᱮᱭᱟᱜᱚᱜ ᱠᱟᱱ ᱜᱮᱭᱟ ᱛᱚᱵᱮ ᱮᱴᱟᱜ ᱵᱷᱟᱥᱟ ᱠᱚ ᱡᱟᱦᱟᱸ ᱢᱮᱱᱟᱜᱼᱟ ᱟᱵᱚ ᱩᱰᱤᱭᱟ, ᱛᱟᱢᱤᱞ, ᱛᱮᱞᱮᱜᱩ, ᱵᱟᱝᱞᱟ, ᱩᱨᱫᱩ ᱟᱨ ᱡᱟᱦᱟᱱᱟᱜ ᱠᱚ ᱥᱟᱨᱮᱡ ᱮᱱᱟ᱾ ᱛᱚ ᱚᱱᱟ ᱢᱟ ᱦᱩᱱᱟᱹᱝ ᱨᱳᱢᱟᱱ ᱟᱨ ᱫᱮᱵᱽᱱᱟᱜᱽᱨᱤ ᱛᱮ ᱢᱟ ᱟᱹᱰᱤ ᱱᱟᱯᱟᱭ ᱚᱞᱚᱜ ᱨᱮᱭᱟᱜ ᱠᱟᱛᱷᱟ᱾ ᱛᱚᱵᱮ ᱩᱱᱠᱩ ᱠᱚ ᱪᱮᱫ ᱪᱮᱠᱟ ᱨᱳᱢᱟᱱ ᱟᱨ ᱫᱮᱵᱽᱱᱟᱜᱽᱨᱤ ᱛᱮ ᱵᱟᱝ ᱚᱞ ᱠᱟᱛᱮ ᱟᱠᱚᱣᱟᱜ ᱟᱯᱱᱟᱨ ᱟᱯᱱᱟᱨᱟᱜ ᱞᱤᱯᱤ ᱠᱚ ᱵᱮᱱᱟᱣ ᱠᱮᱫᱼᱟ ᱵᱟᱝᱢᱟ ᱪᱤᱠᱤ ᱠᱚ ᱵᱮᱱᱟᱣ ᱠᱮᱫᱼᱟ᱾ ᱛᱚᱵᱮ ᱟᱯᱮ ᱱᱚᱰᱮ ᱠᱷᱚᱱ ᱵᱟᱰᱟᱭ ᱯᱮ ᱡᱟᱦᱟᱸᱭ ᱩᱰᱤᱭᱟ ᱞᱤᱯᱤ ᱠᱤ ᱵᱟᱝᱜᱟᱞᱤ ᱞᱤᱯᱤ ᱠᱤ ᱩᱨᱫᱩ ᱞᱤᱯᱤ ᱡᱟᱦᱟᱱᱟᱜ ᱜᱮ ᱢᱮᱱᱟᱜ ᱞᱤᱯᱤ ᱩᱱᱠᱩ ᱡᱟᱦᱟᱸᱭ ᱠᱚ ᱵᱮᱱᱟᱣ ᱠᱮᱜᱼᱟ ᱩᱱᱠᱩ ᱫᱚ ᱠᱚ ᱵᱚᱠᱟ ᱜᱮᱭᱟ ᱪᱮ ᱛᱟᱦᱮᱸᱫ ᱪᱮᱫ ᱟᱯᱮᱭᱟᱜ ᱞᱟᱹᱭ ᱪᱮᱫ ᱯᱮ ᱞᱟᱹᱭᱮᱜᱼᱟ ᱡᱟᱦᱟᱸᱭ ᱚᱱᱟ ᱞᱤᱯᱤ ᱠᱚ ᱠᱚ ᱵᱮᱱᱟᱣ ᱠᱮᱜᱼᱟ ᱩᱰᱤᱭᱟ ᱠᱚ ᱠᱤ ᱦᱩᱭᱮᱱ ᱩᱨᱫᱩ ᱠᱚ ᱛᱚ ᱩᱱᱠᱩ ᱫᱚ ᱵᱳᱠᱟ ᱜᱮᱭᱟ ᱠᱚ ᱡᱚᱫᱤ ᱚᱱᱟ ᱫᱮᱵᱽᱱᱟᱜᱽᱨᱤ ᱟᱨ ᱨᱳᱢᱟᱱ ᱛᱮ ᱟᱠᱚᱣᱟᱜ ᱵᱷᱟᱥᱟ ᱚᱞ ᱩᱪᱟᱹᱲᱚᱜ ᱠᱟᱱ ᱜᱮ ᱛᱟᱦᱮᱸᱫ ᱚᱞ ᱛᱟᱦᱮᱸᱫ ᱫᱚᱦᱚᱜ ᱠᱟᱱ ᱜᱮ ᱛᱟᱦᱮᱸᱫ ᱛᱚᱵᱮ ᱚᱱᱟ ᱨᱮᱭᱟᱜ ᱞᱤᱯᱤ ᱨᱮᱭᱟᱜ ᱪᱮᱫ ᱪᱮᱠᱟ ᱡᱚᱨᱩᱨᱚᱛ ᱢᱤᱫᱴᱤᱡ ᱠᱚ ᱩᱭᱦᱟᱹᱨ ᱠᱮᱜᱼᱟ ᱩᱱᱠᱩ ᱪᱮᱫ ᱪᱮᱠᱟ ᱚᱱᱟ ᱨᱮ ᱟᱠᱚ ᱴᱟᱭᱤᱢ ᱠᱚ ᱳᱭᱮᱥᱴ ᱠᱮᱜᱼᱟ ᱛᱚ ᱟᱯᱮ ᱱᱚᱣᱟ ᱨᱮᱭᱟᱜ ᱠᱩᱠᱞᱤ ᱤᱧᱤᱧ ᱫᱚᱦᱚᱭᱮᱜᱼᱟ ᱟᱯᱮ ᱴᱷᱮᱱ ᱪᱮᱫ ᱩᱱᱠᱩ ᱫᱚ ᱠᱚ ᱵᱳᱠᱟ ᱜᱮ ᱛᱟᱦᱮᱸᱫ ᱡᱮ ᱟᱠᱚᱣᱟᱜ ᱞᱤᱯᱤ ᱟᱨᱦᱚᱸ ᱵᱷᱮᱜᱟᱨ ᱛᱮᱠᱚ ᱚᱰᱚᱠ ᱠᱮᱜᱼᱟ ᱛᱚ ᱱᱚᱣᱟ ᱫᱚ ᱦᱩᱭᱩᱜ ᱠᱟᱱᱟ ᱢᱤᱫᱴᱮᱡ ᱩᱯᱨᱩᱢ ᱩᱯᱨᱩᱢ ᱠᱟᱱᱟ ᱱᱚᱣᱟ ᱫᱚ ᱢᱤᱫᱴᱤᱡ ᱩᱯᱨᱩᱢ ᱠᱟᱱᱟ ᱛᱚᱵᱮ ᱟᱯᱮ ᱛᱮᱦᱮᱧᱟᱜ ᱵᱷᱤᱰᱤᱭᱳ ᱪᱮᱫ ᱞᱮᱠᱟ ᱯᱮ ᱵᱩᱡᱷᱟᱹᱣ ᱠᱮᱜᱼᱟ ᱤᱧ ᱠᱚᱢᱮᱱᱴ ᱠᱟᱛᱮ ᱯᱮ ᱵᱟᱰᱟᱭ ᱦᱚᱪᱚᱭᱤᱧᱟ ᱛᱚᱵᱮ ᱛᱮᱦᱮᱧᱟᱜ ᱵᱷᱤᱰᱤᱭᱳ ᱠᱷᱚᱱ ᱵᱤᱫᱟᱹᱭᱤᱧ ᱤᱫᱤᱭᱮᱜᱼᱟ ᱡᱚᱦᱟᱨ